ᱯᱳᱭᱞᱳ ᱡᱚᱦᱟᱨ ᱫᱚ ᱢᱟᱨᱟᱝ ᱵᱩᱨᱩ ᱞᱟᱹᱜᱤᱫ ᱤᱱᱟᱹ ᱛᱟᱭᱚᱢ ᱟᱯᱮ ᱥᱟᱱᱟᱢ ᱠᱚ ᱞᱟᱹᱜᱤᱫ ᱤᱧᱟᱹᱜ ᱞᱟᱥᱟᱲᱦᱮᱫ ᱡᱚᱦᱟᱨ᱾ ᱛᱮᱦᱮᱧᱟᱜ ᱵᱷᱤᱰᱤᱭᱳ ᱨᱮᱫᱚ ᱵᱚᱱ ᱥᱮᱬᱟᱭᱟ ᱡᱮ ᱪᱮᱠᱟᱛᱮ ᱟᱢᱟᱜ ᱭᱩᱴᱭᱩᱵᱽ ᱪᱮᱱᱮᱞ ᱮᱢ ᱵᱷᱮᱨᱤᱯᱷᱟᱭ ᱛᱟᱢᱟ ᱟᱨ ᱪᱮᱠᱟᱛᱮ ᱟᱢ ᱠᱩᱥᱤ ᱵᱷᱤᱰᱤᱭᱳ ᱛᱷᱟᱢᱵᱽᱱᱮᱞ ᱮᱢ ᱞᱟᱜᱟᱣ ᱫᱟᱲᱮᱭᱟᱜᱼᱟ᱾ ᱚᱱᱟ ᱪᱷᱟᱲᱟ ᱢᱟᱨᱟᱝ ᱦᱚᱲᱤᱧ ᱫᱤᱥᱟᱹ ᱟᱵᱚᱱ ᱜᱮ ᱡᱟᱦᱟᱸᱭ ᱠᱚ ᱡᱩᱫᱤ ᱱᱚᱣᱟ ᱪᱮᱱᱮᱞ ᱵᱟᱯᱮ ᱥᱟᱵᱥᱠᱨᱟᱭᱤᱵᱽ ᱟᱠᱟᱫ ᱛᱟᱵᱚᱱᱟ ᱛᱟᱦᱚᱞᱮ ᱥᱟᱵᱥᱠᱨᱟᱭᱤᱵᱽ ᱠᱟᱛᱟᱵᱚᱱ ᱯᱮ ᱪᱮᱫᱟᱜ ᱥᱮ ᱤᱧ ᱫᱤᱱᱟᱹᱢ ᱜᱮ ᱱᱚᱝᱠᱟᱱ ᱴᱤᱭᱩᱴᱳᱨᱤᱭᱟᱞ ᱵᱷᱤᱰᱤᱭᱳᱧ ᱟᱯᱞᱳᱰᱟ ᱡᱟᱦᱟᱸ ᱫᱚ ᱱᱟᱣᱟ ᱤᱭᱩᱴᱤᱭᱩᱵᱟᱨ ᱠᱚ ᱞᱟᱹᱜᱤᱫ ᱟᱹᱰᱤ ᱜᱚᱲᱚ ᱨᱮ ᱞᱟᱜᱟᱜᱼᱟ ᱢᱟ ᱛᱟᱦᱚᱞᱮ ᱚᱱᱮ ᱞᱟᱛᱟᱨ ᱨᱮ ᱡᱟᱦᱟᱸ ᱤᱝᱨᱮᱡᱤ ᱛᱮ ᱟᱨᱟᱜ ᱜᱮ ᱥᱟᱵᱥᱠᱨᱟᱭᱤᱵᱽ ᱚᱞ ᱧᱮᱞᱚᱜ ᱠᱟᱱᱟ ᱚᱱᱟᱨᱮ ᱡᱚᱴᱮᱫ ᱟᱛᱟᱵᱚᱱ ᱯᱮ ᱟᱨ ᱤᱱᱟᱹ ᱛᱟᱭᱚᱢ ᱢᱤᱫᱴᱟᱝ ᱜᱷᱚᱱᱴᱟ ᱪᱤᱱᱦᱟᱹ ᱨᱟᱠᱟᱵᱼᱟ ᱚᱱᱟ ᱦᱚᱸ ᱡᱚᱴᱮᱫ ᱛᱟᱨᱟ ᱟᱛᱟᱵᱚᱱ ᱯᱮ ᱛᱟᱦᱚᱞᱮ ᱥᱮᱬᱟ ᱞᱮᱜᱮ ᱵᱚᱱ ᱡᱮ ᱪᱮᱠᱟᱛᱮ ᱤᱭᱩᱴᱤᱭᱩᱵᱽ ᱪᱮᱱᱮᱞᱮᱢ ᱵᱷᱮᱨᱤᱯᱷᱟᱭ ᱛᱟᱢᱟ ᱟᱨ ᱤᱭᱩᱴᱩᱵᱽ ᱪᱮᱱᱮᱞᱮᱢ ᱵᱷᱮᱨᱤᱯᱷᱟᱭ ᱞᱮᱠᱷᱟᱱ ᱜᱮ ᱚᱱᱟ ᱟᱢ ᱠᱷᱩᱥᱤ ᱵᱷᱤᱰᱤᱭᱳ ᱛᱷᱟᱢᱱᱮᱞ ᱫᱚᱢ ᱞᱟᱜᱟᱣ ᱫᱟᱲᱮᱭᱟᱜᱼᱟ ᱢᱮᱱᱫᱚ ᱚᱱᱟ ᱫᱚ ᱚᱴᱳᱢᱮᱴᱤᱠᱞᱤ ᱪᱮᱱᱮᱞᱮᱢ ᱵᱷᱮᱨᱤᱯᱷᱟᱭ ᱞᱮᱠᱷᱟᱱ ᱜᱮ ᱚᱱᱟ ᱫᱚ ᱮᱱᱟᱵᱮᱞᱚᱜ ᱛᱟᱢᱟ ᱛᱟᱦᱚᱞᱮ ᱫᱮᱞᱟ ᱥᱮᱬᱟ ᱞᱮᱜᱮ ᱵᱚᱱ ᱢᱳᱵᱟᱭᱤᱞ ᱥᱠᱨᱤᱱ ᱨᱮ ᱯᱳᱭᱞᱳ ᱨᱮ ᱟᱢᱟᱜ ᱵᱷᱤᱰᱤᱭᱳ ᱢᱮᱱᱮᱡᱟᱨ ᱨᱮ ᱪᱟᱞᱟᱜ ᱢᱮ ᱚᱸᱰᱮ ᱪᱟᱞᱟᱣ ᱠᱟᱛᱮ ᱧᱮᱞ ᱢᱮ ᱞᱮᱸᱜᱟ ᱫᱷᱟᱨᱮ ᱨᱮ ᱪᱮᱱᱮᱞ ᱚᱯᱷᱥᱮᱱ ᱮᱢ ᱧᱟᱢᱟ ᱰᱮᱥᱵᱳᱨᱰ ᱨᱮ ᱚᱱᱟ ᱪᱮᱱᱮᱞ ᱨᱮ ᱠᱞᱤᱠ ᱢᱮ ᱤᱱᱟᱹ ᱛᱟᱭᱚᱢ ᱚᱱᱠᱟ ᱢᱤᱫᱴᱮᱱ ᱯᱮᱡᱽ ᱠᱷᱩᱞᱟᱹᱜᱼᱟ ᱧᱮᱞ ᱢᱮ ᱟᱢᱟᱜ ᱪᱮᱱᱮᱞ ᱞᱳᱜᱳ ᱟᱭᱠᱚᱱ ᱯᱟᱥᱮ ᱨᱮ ᱚᱱᱟ ᱵᱷᱮᱨᱤᱯᱷᱟᱭ ᱚᱞ ᱢᱮᱱᱟᱜᱼᱟ ᱚᱱᱟ ᱵᱷᱮᱨᱤᱯᱷᱟᱭ ᱨᱮ ᱠᱞᱤᱠ ᱢᱮ ᱤᱱᱟᱹ ᱛᱟᱭᱚᱢ ᱱᱚᱝᱠᱟ ᱢᱤᱫᱴᱟᱝ ᱯᱮᱡᱽ ᱠᱷᱩᱞᱟᱹᱜᱼᱟ ᱱᱚᱰᱮ ᱟᱢᱟᱜ ᱫᱤᱥᱚᱢ ᱥᱤᱞᱮᱠᱴ ᱦᱩᱭᱩᱜ ᱛᱟᱢᱟ ᱢᱮᱱᱫᱚ ᱤᱱᱰᱤᱭᱟ ᱥᱤᱞᱮᱠᱴ ᱜᱮ ᱢᱮᱱᱟᱜᱼᱟ ᱟᱨ ᱱᱚᱰᱮ ᱢᱤᱫᱴᱟᱝ ᱢᱮᱱᱟᱜᱼᱟ ᱠᱚᱞᱢᱤ ᱩᱭᱤᱛᱷ ᱮᱱ ᱚᱴᱳᱢ ᱚᱴᱳᱢᱮᱴᱮᱰ ᱵᱷᱚᱭᱮᱥ ᱢᱮᱥᱮᱡᱽ ᱟᱢ ᱫᱚ ᱞᱟᱛᱟᱨ ᱴᱮᱠᱥᱴ ᱢᱮᱥᱮᱡᱽ ᱢᱮᱱᱫᱚ ᱢᱮᱥᱮᱡᱽ ᱠᱚ ᱠᱩᱞ ᱟᱢᱟ ᱚᱱᱟᱴᱟᱜ ᱨᱮ ᱥᱤᱞᱮᱠᱴ ᱢᱮ ᱟᱨ ᱱᱚᱰᱮ ᱟᱢᱟᱜ ᱯᱷᱳᱱ ᱱᱟᱢᱵᱟᱨ

ᱱᱚᱰᱮ ᱵᱷᱮᱨᱤᱯᱷᱤᱠᱮᱥᱚᱱ ᱠᱳᱰ ᱠᱚ ᱠᱚᱞ ᱟᱠᱟᱫᱟ ᱩᱱᱚᱪᱚᱞᱞᱤᱥ ᱩᱱᱚᱱᱚᱵᱵᱳᱭ ᱠᱩᱲᱤ ᱟᱵᱚ ᱱᱚᱣᱟ ᱠᱚᱯᱤ ᱠᱟᱛᱮᱫ ᱦᱚᱸ ᱦᱟᱸᱰᱮ ᱵᱚᱱ ᱯᱮᱥᱴ ᱫᱟᱲᱮᱭᱟᱜᱼᱟ ᱠᱤᱝᱵᱟ ᱫᱤᱥᱟᱹ ᱫᱚᱦᱚ ᱠᱟᱛᱮᱫ ᱦᱟᱸᱰᱮ ᱴᱟᱭᱤᱯ ᱞᱮᱠᱷᱟᱱ ᱦᱚᱸ ᱜᱟᱱᱚᱜ ᱜᱮᱭᱟ ᱩᱱᱚᱪᱚᱞᱞᱤᱥ ᱩᱱᱚᱱᱚᱵᱵᱳᱭ ᱠᱩᱲᱤ ᱮᱨᱯᱚᱨ ᱚᱱᱟ ᱥᱟᱵᱢᱤᱴ ᱨᱮ ᱠᱞᱤᱠ ᱦᱩᱭᱩᱜᱼᱟ ᱪᱮᱱᱮᱞ ᱵᱷᱮᱨᱤᱯᱷᱟᱭᱤᱰ ᱵᱟᱥ ᱪᱮᱱᱮᱞ ᱫᱚ ᱵᱷᱮᱨᱤᱯᱷᱟᱭ ᱦᱩᱭ ᱟᱠᱟᱱᱟ ᱮᱨᱯᱚᱨ ᱪᱮᱫ ᱞᱮᱠᱟ ᱧᱮᱞᱚᱜ ᱠᱟᱱᱟ ᱵᱚᱱ ᱧᱮᱞ ᱞᱮᱜᱮ ᱚᱱᱟᱠᱤᱱ ᱡᱟᱦᱟᱸ ᱵᱟᱨᱭᱟ ᱟᱨᱟᱜ ᱜᱮ ᱢᱮᱱᱟᱜᱼᱟ ᱚᱱᱟᱠᱤᱱ ᱫᱚ ᱜᱨᱤᱱ ᱮᱱᱟ ᱢᱮᱱᱫᱚ ᱦᱟᱹᱨᱭᱟᱹᱲ ᱮᱱᱟ ᱟᱥᱚᱜ ᱟᱹᱧ ᱱᱚᱣᱟ ᱵᱷᱤᱰᱤᱭᱳ ᱧᱮᱞ ᱠᱟᱛᱮ ᱥᱮᱬᱟ ᱠᱮᱫᱟ ᱵᱚᱱ ᱡᱮ ᱪᱤᱠᱟᱹᱛᱮ ᱤᱭᱩᱴᱤᱭᱩᱵᱽ ᱪᱮᱱᱮᱞ ᱵᱷᱮᱨᱤᱯᱷᱟᱭ ᱜᱟᱱᱚᱜᱼᱟ ᱢᱟ ᱛᱟᱦᱚᱞᱮ ᱚᱱᱟ ᱥᱮᱬᱟ ᱵᱟᱠᱷᱨᱟ ᱛᱮ ᱢᱤᱫᱴᱟᱝ ᱞᱟᱭᱤᱠ ᱟᱨ ᱥᱮᱭᱟᱨ ᱫᱚ ᱟᱞᱚᱵᱚᱱ ᱦᱤᱲᱤᱧ ᱢᱟ ᱟᱨ ᱪᱮᱱᱮᱞ ᱛᱮ ᱵᱚᱱ ᱠᱩᱥᱤᱭᱟᱜ ᱠᱟᱱ ᱠᱷᱟᱱ ᱥᱟᱵᱥᱠᱨᱟᱭᱤᱵ ᱫᱚ ᱚᱵᱚᱥᱥᱳᱭ ᱵᱚᱱ ᱥᱟᱵᱥᱠᱨᱟᱭᱤᱵ ᱠᱟᱜ ᱢᱟ ᱢᱟ ᱛᱟᱦᱚᱞᱮ ᱥᱟᱱᱟᱢ ᱠᱚ ᱟᱨ ᱢᱤᱫ ᱫᱷᱟᱣ ᱡᱚᱦᱟᱨ